ᱥᱟᱱᱟᱢ ᱜᱟᱛᱮ ᱠᱚᱜᱮ ᱤᱧ ᱯᱟᱦᱴᱟ ᱠᱷᱚᱱᱟᱜ ᱞᱟᱦᱟᱛᱮ ᱞᱟᱥᱟᱬᱦᱮᱫ ᱜᱚᱰ ᱡᱚᱦᱟᱨ ᱤᱧ ᱜᱮ ᱟᱯᱮ ᱠᱚᱭᱤᱡ ᱡᱩᱱᱤᱭᱚᱨ ᱨᱟᱭᱴᱟᱨ ᱢᱤᱥᱴᱟᱨ ᱵᱷᱚᱸᱡᱽ ᱠᱩᱞ ᱵᱟᱹᱵᱩ ᱵᱤᱱᱳᱫ ᱠᱩᱢᱟᱨ ᱴᱩᱰᱩ ᱟᱨ ᱟᱵᱚᱣᱟᱜ ᱱᱚᱣᱟ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱤᱭᱩᱴᱩᱵᱽ ᱪᱮᱱᱮᱞ ᱯᱟᱦᱴᱟ ᱠᱷᱚᱱᱟᱜ ᱥᱟᱱᱟᱢ ᱜᱟᱛᱮ ᱠᱚᱜᱮ ᱥᱟᱹᱜᱩᱱ ᱫᱟᱨᱟᱢ ᱫᱮᱞᱟᱵᱚᱱ ᱮᱛᱚᱦᱚᱵ ᱞᱮᱜᱮ ᱛᱮᱦᱮᱧᱟᱜ ᱚᱱᱚᱬᱦᱮ ᱟᱠᱷᱲᱟ ᱟᱨ ᱛᱮᱦᱮᱧᱟᱜ ᱱᱚᱣᱟ ᱥᱟᱹᱭᱨᱤ ᱚᱱᱚᱬᱦᱮ ᱨᱮᱱᱟᱜ ᱧᱩᱛᱩᱢ ᱫᱚ ᱦᱩᱭᱩᱜ ᱠᱟᱱ ᱛᱟᱵᱚᱱᱟ ᱢᱚᱱᱮ ᱦᱟᱱᱟ ᱱᱟᱣᱟ ᱩᱭᱦᱟᱹᱨᱚᱜᱼᱟ ᱡᱟᱦᱟᱱᱟᱜ ᱜᱮ ᱥᱟᱨᱟ ᱜᱷᱟᱱᱮ ᱚᱱᱟ ᱜᱮᱵᱚ ᱢᱮᱛᱟᱜᱟᱜ ᱠᱟᱱᱟ ᱥᱟᱹᱨᱤᱜᱮ ᱵᱚᱭᱦᱟ ᱢᱚᱱᱮ ᱢᱚᱱᱮ ᱫᱚᱭ ᱨᱟᱜᱟ ᱢᱚᱱᱮ ᱫᱚᱭ ᱞᱟᱸᱫᱟᱭᱟ ᱚᱱᱛᱚᱨ ᱡᱤᱣᱤ ᱞᱟᱜ ᱞᱚᱜ ᱠᱷᱟᱱ ᱫᱚ ᱠᱩᱲᱪᱩᱝ ᱟᱛᱮ ᱯᱷᱟᱸᱫᱟᱭᱟ ᱦᱮᱲᱮᱢ ᱥᱤᱵᱤᱞ ᱨᱚᱲ ᱛᱮᱦᱚᱸ ᱢᱚᱱᱮ ᱫᱚ ᱛᱚᱞᱚᱜ ᱫᱩᱠ ᱵᱤᱯᱚᱫ ᱨᱮᱢ ᱧᱩᱨ ᱞᱮᱱᱠᱷᱟᱱ ᱩᱭᱦᱟᱹᱨᱟᱢ ᱤᱱᱟᱹ ᱦᱤᱞᱳᱜ ᱢᱚᱱᱮ ᱫᱚᱭ ᱫᱟᱹᱲ ᱜᱮᱭᱟ ᱟᱹᱰᱤ ᱨᱚᱰ ᱯᱩᱴᱭᱟᱹ ᱢᱚᱱᱮ ᱫᱚᱭ ᱠᱩᱥᱤᱜ ᱜᱮᱭᱟ ᱯᱟᱲᱟᱣ ᱞᱮᱱᱠᱷᱟᱱᱮ ᱢᱤᱫ ᱴᱟᱹᱴᱭᱟᱹ ᱱᱚᱣᱟ ᱡᱤᱣᱤᱫ ᱡᱤᱵᱚᱱ ᱨᱮ ᱟᱹᱰᱤ ᱢᱟᱨᱟᱝ ᱢᱟᱨᱟᱝᱟᱜ ᱜᱮᱵᱚᱱ ᱠᱟᱹᱭ ᱢᱚᱱᱮ ᱨᱮᱱᱟᱜ ᱩᱠᱩ ᱠᱟᱛᱷᱟ ᱵᱟᱝᱜᱮ ᱜᱟᱱᱚᱜᱼᱟ ᱞᱟᱹᱭ ᱢᱚᱱᱮ ᱢᱚᱱᱮ ᱛᱮᱜᱮ ᱪᱷᱩᱴᱟᱹᱣ ᱟᱵᱚ ᱥᱟᱹᱨᱤᱜᱮ ᱡᱷᱟᱹᱨᱱᱤ ᱢᱚᱱᱛᱚᱨ ᱢᱚᱱᱮ ᱢᱚᱱᱮ ᱛᱮᱜᱮ ᱨᱟᱜᱽ ᱛᱟᱵᱚᱱᱟ ᱟᱵᱚᱣᱟᱜ ᱡᱤᱣᱤ ᱚᱱᱛᱚᱨ ᱢᱚᱱᱮ ᱢᱚᱥᱨᱟ ᱞᱮᱱᱠᱷᱟᱱ ᱡᱤᱣᱤ ᱦᱚᱲᱢᱚ ᱧᱮᱞᱚᱜ ᱛᱟᱵᱚᱱᱟ ᱨᱩᱫᱤ ᱵᱚᱦᱚᱜ ᱨᱮᱜᱮ ᱵᱟᱭ ᱵᱚᱞᱚᱱᱟ ᱱᱟᱯᱟᱭ ᱩᱭᱦᱟᱹᱨ ᱵᱩᱫᱷᱤ ᱥᱮᱴᱮᱨ ᱞᱮᱱᱠᱷᱟᱱ ᱡᱚᱛᱚ ᱦᱚᱲᱟᱜ ᱜᱮ ᱚᱢᱚᱨ ᱯᱷᱟᱹᱜᱩᱱ ᱵᱚᱸᱜᱟ ᱠᱩᱭᱞᱤ ᱞᱮᱠᱟ ᱢᱚᱱᱮ ᱫᱚᱭ ᱨᱟᱜ ᱦᱚᱢᱚᱨ ᱥᱟᱺᱜᱤᱧ ᱵᱩᱨᱩ ᱞᱚᱜ ᱠᱷᱟᱱ ᱫᱚ ᱧᱮᱞ ᱟᱠᱚ ᱫᱤᱥᱚᱢ ᱦᱚᱲ ᱢᱚᱱᱮ ᱡᱩᱭᱤ ᱫᱚᱭ ᱨᱟᱜᱽ ᱛᱟᱵᱚᱱᱟ ᱵᱟᱠᱚ ᱛᱟᱦᱮᱱ ᱠᱷᱟᱱ ᱡᱚᱲ ᱢᱚᱱᱮ ᱫᱚ ᱢᱤᱫ ᱰᱚᱸᱰᱮᱠ ᱨᱮᱜᱮ ᱦᱟᱸᱰᱮ ᱱᱟᱸᱰᱮ ᱨᱚᱯᱚᱜ ᱯᱟᱹᱨᱠᱟᱹᱣ ᱯᱮᱴᱷᱟᱱ ᱞᱮᱠᱟ ᱡᱟᱦᱟᱸ ᱨᱮᱜᱮ ᱛᱤᱸᱜᱩ ᱜᱟᱸᱰᱮ ᱡᱚᱛᱚ ᱦᱚᱲᱟᱜ ᱢᱚᱱᱮ ᱜᱮ ᱯᱟᱞᱮ ᱜᱷᱟᱱᱮ ᱜᱮ ᱪᱩᱞᱩᱝ ᱵᱩᱴᱩᱝ ᱮᱜᱮᱨ ᱜᱚᱫᱮ ᱠᱷᱟᱱᱮᱢ ᱩᱴᱷᱟᱹᱣ ᱟᱭ ᱥᱟᱹᱨᱤ ᱜᱮ ᱟᱹᱰᱤ ᱥᱩᱴᱩᱝ ᱵᱤᱡᱚᱲ ᱡᱤᱣᱤ ᱮᱠᱞᱟ ᱢᱚᱱᱮ ᱜᱟᱛᱮ ᱞᱟᱹᱜᱤᱫ ᱜᱮ ᱠᱷᱚᱡᱟ ᱜᱟᱛᱮ ᱵᱚᱜᱟᱨ ᱵᱮᱜᱚᱨ ᱱᱚᱣᱟ ᱡᱤᱣᱤ ᱵᱟᱹᱱᱩᱜ ᱟᱱᱟ ᱢᱚᱡᱟ ᱡᱩᱣᱟᱹᱱ ᱡᱤᱣᱤ ᱜᱟᱛᱮ ᱡᱟᱞᱟ ᱢᱚᱱᱮ ᱫᱚ ᱟᱹᱰᱤ ᱪᱚᱜᱽᱞᱟ ᱱᱚᱰᱮ ᱢᱤᱫ ᱫᱤᱱ ᱦᱟᱸᱰᱮ ᱢᱤᱫ ᱫᱤᱱ ᱢᱚᱱᱮ ᱜᱮ ᱛᱟᱵᱚ ᱫᱚᱜᱽᱞᱟ ᱢᱚᱱᱮ ᱫᱚ ᱵᱟᱭ ᱟᱠᱚᱴᱚᱜᱼᱟ ᱢᱚᱱᱮ ᱫᱚ ᱵᱟᱭ ᱵᱩᱡᱷᱟᱹᱣ ᱪᱚᱨᱚᱠ ᱪᱮᱨᱦᱟ ᱠᱩᱲᱤ ᱴᱷᱮᱱ ᱜᱮ ᱢᱚᱱᱮ ᱢᱟ ᱛᱟᱵᱚ ᱨᱤᱡᱷᱟᱹᱣ ᱢᱚᱱᱮ ᱢᱚᱱᱮ ᱛᱮᱢ ᱩᱭᱦᱟᱹᱨ ᱜᱚᱫᱟ ᱧᱮᱞ ᱠᱟᱜ ᱟᱢ ᱡᱟᱦᱟᱸ ᱡᱤᱱᱤᱥ ᱜᱚᱡ ᱞᱮᱱ ᱠᱷᱟᱱᱮᱢ ᱪᱟᱵᱟᱭᱮᱱᱟ ᱡᱚᱛᱚᱣᱟᱜ ᱛᱟᱢ ᱯᱷᱤᱱᱤᱥ ᱠᱩᱪᱤ ᱦᱚᱲᱢᱚ ᱠᱷᱮᱪᱲᱟ ᱢᱚᱱᱮ ᱟᱹᱰᱤ ᱛᱮᱫ ᱜᱮᱵᱚᱱ ᱞᱟᱹᱜᱽᱱᱤ ᱩᱱ ᱡᱷᱚᱢ ᱡᱷᱚᱜ ᱜᱮ ᱡᱚᱢ ᱥᱟᱜ ᱱᱟ ᱞᱚᱞᱚ ᱩᱨᱜᱩᱢ ᱜᱷᱩᱜᱽᱱᱤ ᱵᱟᱪᱲᱟ ᱢᱚᱱᱮ ᱨᱮᱜᱮ ᱥᱟᱜ ᱱᱟᱦᱟ ᱦᱟᱱᱟ ᱱᱟᱣᱟ ᱠᱩᱢᱵᱽᱲᱩ ᱡᱤᱣᱤ ᱨᱮ ᱵᱮᱢᱟᱨ ᱵᱟᱹᱲᱛᱤ ᱞᱮᱱᱠᱷᱟᱱ ᱡᱚᱢ ᱥᱟᱜ ᱱᱟ ᱜᱮᱭᱟ ᱡᱟᱹᱢᱵᱽᱲᱩ ᱚᱠᱟ ᱵᱩᱜᱤ ᱚᱠᱟ ᱫᱚ ᱵᱟᱹᱲᱤᱡ ᱢᱚᱱᱮ ᱜᱮᱛᱚᱭ ᱥᱟᱞᱟᱭ ᱟᱭᱳ ᱵᱟᱵᱟᱦᱟᱜ ᱨᱤᱱ ᱫᱷᱟᱨ ᱜᱤᱫᱽᱨᱟᱹ ᱫᱚ ᱪᱤᱠᱟᱛᱮᱭ ᱦᱟᱞᱟᱭ ᱢᱚᱱᱮ ᱨᱮᱱᱟᱜ ᱩᱠᱩ ᱠᱟᱛᱷᱟ ᱫᱚᱦᱚ ᱠᱟᱜ ᱵᱚᱱ ᱪᱷᱟᱹᱯᱤᱛ ᱠᱩᱲᱤ ᱚᱲᱟᱜ ᱫᱷᱟᱹᱨᱤᱡ ᱵᱚᱱ ᱥᱮᱴᱮᱨᱚᱜᱼᱟ ᱢᱮᱨᱚᱢ ᱠᱤᱨᱤᱧ ᱱᱟᱹᱯᱤᱛ ᱤᱧ ᱢᱟ ᱚᱱᱚᱞᱤᱭᱟᱹ ᱜᱷᱟᱱᱮ ᱜᱤᱧ ᱵᱚᱠᱚᱨ ᱵᱚᱠᱚᱨᱚᱜ ᱱᱟᱯᱟᱭ ᱱᱟᱯᱟᱭ ᱠᱩᱲᱤ ᱴᱷᱮᱱ ᱜᱮ ᱢᱚᱱᱮ ᱢᱟ ᱛᱟᱯᱮ ᱴᱷᱚᱠᱚᱨᱚᱜ ᱢᱚᱱᱮ ᱨᱮᱱᱟᱜ ᱠᱩᱠᱢᱩ ᱟᱥᱟ ᱫᱮᱥᱮ ᱵᱚᱱ ᱡᱚ ᱵᱟᱦᱟᱭᱟ ᱡᱤᱣᱤ ᱨᱮᱱᱟᱜ ᱮᱴᱠᱮᱴᱚᱬᱮ ᱡᱚᱛᱚ ᱵᱚᱱ ᱜᱚᱜ ᱥᱟᱦᱟᱭᱟ ᱢᱚᱱᱮ ᱫᱚᱭ ᱫᱟᱹᱲ ᱵᱟᱲᱟᱭᱟ ᱵᱟᱭ ᱛᱟᱦᱮᱱᱟ ᱚᱵᱚᱨ ᱢᱚᱱᱮ ᱨᱮ ᱢᱚᱱᱮ ᱛᱟᱦᱮᱱ ᱠᱷᱟᱱ ᱧᱟᱢ ᱜᱮᱭᱟᱢ ᱫᱩᱞᱟᱹᱲ ᱜᱟᱛᱮᱭᱟᱜ ᱠᱷᱚᱵᱚᱨ ᱞᱚᱵᱽ ᱞᱟᱞᱚᱪ ᱱᱚᱣᱟ ᱢᱚᱱᱮ ᱫᱤᱱ ᱦᱤᱞᱳᱜ ᱜᱮ ᱟᱹᱨᱩ ᱯᱷᱮᱨᱟᱣ ᱪᱚᱨᱚᱠ ᱪᱮᱨᱦᱟ ᱠᱩᱲᱤ ᱧᱮᱞᱛᱮ ᱢᱚᱱᱮ ᱢᱟ ᱚᱸᱰᱮ ᱪᱷᱟᱨᱟᱣ ᱢᱚᱱᱮ ᱨᱮᱱᱟᱜ ᱩᱠᱩ ᱠᱟᱛᱷᱟ ᱥᱚᱫᱚᱨᱟᱭ ᱢᱮ ᱢᱟᱥᱮ ᱡᱤᱣᱤ ᱡᱩᱨᱤ ᱦᱩᱭᱩᱜ ᱜᱮᱭᱟᱭ ᱢᱤᱫ ᱫᱤᱱ ᱦᱤᱞᱳᱜ ᱯᱟᱥᱮ ᱪᱚᱜᱚᱜ ᱵᱚᱜᱚᱜ ᱫᱚ ᱢᱟᱹᱭ ᱟᱞᱚᱢ ᱠᱟᱛᱷᱟᱭᱟ ᱟᱨ ᱟᱞᱚᱢ ᱥᱟᱡᱟᱣᱟ ᱪᱩᱜᱽᱞᱤ ᱠᱩᱥᱤᱜ ᱠᱷᱟᱱᱮᱢ ᱥᱩᱜ ᱚᱪᱚᱣᱟᱭ ᱢᱮ ᱟᱢᱟᱜ ᱜᱟᱹᱦᱤᱨ ᱵᱩᱜᱽᱞᱤ ᱵᱩᱜᱤ ᱟᱨ ᱵᱟᱹᱲᱤᱡ ᱛᱟᱦᱮᱱ ᱮᱱᱟᱝ ᱜᱮ ᱵᱩᱦᱤ ᱫᱚ ᱥᱟᱹᱨᱤ ᱜᱮ ᱦᱤᱴᱩ ᱱᱚᱣᱟ ᱚᱱᱚᱬᱦᱮ ᱟᱸᱡᱚᱢ ᱠᱟᱛᱮ ᱟᱞᱚ ᱥᱮᱯᱮ ᱟᱱ ᱯᱷᱤᱴᱩ ᱟᱞᱚ ᱯᱮ ᱢᱚᱱᱮᱭᱟ ᱱᱚᱣᱟ ᱠᱟᱛᱷᱟ ᱫᱚ ᱵᱟᱛᱚᱲ ᱪᱮ ᱵᱟᱜᱟᱲ ᱱᱚᱠᱟᱱ ᱚᱱᱚᱬᱦᱮ ᱜᱮ ᱵᱮᱱᱟᱣᱟᱹᱧ ᱟᱨ ᱦᱚᱸ ᱵᱟᱨ ᱯᱮ ᱥᱟᱜᱟᱲ ᱢᱚᱱᱮ ᱨᱮᱱᱟᱜ ᱵᱟᱹᱲᱤᱡ ᱱᱚᱡᱚᱨ ᱟᱹᱰᱤ ᱛᱮᱫ ᱜᱮ ᱯᱟᱯ ᱵᱟᱹᱲᱤᱡ ᱮᱢ ᱠᱟᱹᱢᱤ ᱠᱷᱟᱱ ᱜᱤᱰᱤᱭᱟᱢᱟ ᱠᱚ ᱡᱚᱛᱚ ᱦᱚᱲ ᱜᱮ ᱚᱵᱷᱤᱥᱟᱯ ᱢᱚᱱᱮ ᱛᱟᱢ ᱫᱚᱭ ᱫᱟᱹᱲ ᱨᱮᱦᱚᱸ ᱵᱚᱲᱦᱮ ᱛᱮᱜᱮ ᱵᱚᱫᱷᱟᱣ ᱢᱮ ᱠᱟᱹᱥᱟᱹᱨᱤ ᱠᱩᱥᱴᱟᱹ ᱞᱮᱠᱟ ᱵᱟᱠᱷᱟᱱ ᱠᱚ ᱚᱫᱷᱟᱣ ᱢᱮ